ᱡᱚᱦᱟᱨ ᱜᱮ ᱜᱟᱛᱮ ᱠᱚ ᱠᱤᱥᱟᱱ ᱦᱟᱸᱥᱫᱟ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱥᱮ ᱠᱤᱥᱟᱱ ᱦᱟᱸᱥᱫᱟ ᱚᱯᱷᱤᱥᱤᱭᱟᱞ ᱯᱟᱦᱴᱟ ᱥᱮᱫ ᱠᱷᱚᱱ ᱥᱟᱱᱟᱢ ᱠᱚᱜᱮ ᱥᱟᱹᱜᱩᱱ ᱡᱚᱦᱟᱨ ᱛᱚ ᱛᱮᱦᱮᱧ ᱟᱵᱚ ᱦᱮᱡ ᱥᱮᱴᱮᱨ ᱢᱮᱱᱟᱜ ᱵᱚᱱᱟ ᱱᱚᱣᱟ ᱢᱩᱨᱥᱤᱫᱟᱵᱟᱫᱽ ᱡᱮᱞᱟ ᱨᱮᱱᱟᱜ ᱴᱷᱤᱠ ᱱᱚᱵᱚᱜᱨᱟᱢ ᱛᱷᱟᱱᱟ ᱨᱮᱱᱟᱜ ᱯᱚᱨᱥᱚᱱᱰᱟ ᱢᱳᱲ ᱛᱚ ᱱᱚᱣᱟ ᱯᱚᱨᱥᱚᱱᱰᱟ ᱢᱳᱲ ᱨᱮᱜᱮ ᱦᱟᱸᱜ ᱢᱤᱫ ᱥᱤᱫᱩ ᱠᱟᱹᱱᱩ ᱵᱷᱚᱵᱚᱱ ᱢᱮᱱᱟᱜᱼᱟ ᱟᱫᱚ ᱛᱮᱦᱮᱧ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱥᱮ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱠᱷᱚᱱ ᱱᱚᱰᱮ ᱦᱟᱸᱜ ᱫᱟᱸᱥᱟᱭ ᱫᱟᱬᱟ ᱧᱟᱯᱟᱢ ᱥᱮ ᱫᱟᱸᱥᱟᱭ ᱥᱟᱸᱜᱷᱟᱲ ᱱᱚᱜᱼᱚ ᱱᱚᱝᱠᱟᱱ ᱢᱤᱫ ᱟᱠᱷᱲᱟ ᱦᱟᱸᱜ ᱥᱟᱵ ᱥᱟᱯᱲᱟᱣ ᱦᱩᱭ ᱠᱟᱱᱟ ᱛᱚ ᱱᱚᱰᱮ ᱦᱟᱸᱜ ᱜᱚᱢᱠᱮ ᱵᱚᱱ ᱧᱟᱢ ᱠᱟᱫᱮᱭᱟ ᱢᱤᱫᱴᱮᱱ ᱥᱮ ᱜᱚᱢᱠᱮ ᱡᱚᱦᱟᱨ ᱜᱮ ᱡᱚᱦᱟᱨ ᱟᱪᱪᱷᱟ ᱱᱩᱭ ᱜᱚᱢᱠᱮ ᱦᱟᱸᱜ ᱟᱭᱟᱜ ᱩᱯᱨᱩᱢ ᱵᱚᱱ ᱠᱩᱞᱤᱭᱮᱭᱟ ᱟᱪᱪᱷᱟ ᱜᱚᱢᱠᱮ ᱟᱢᱟᱜ ᱩᱯᱨᱩᱢ ᱞᱟᱹᱭ ᱟᱵᱚᱱ ᱦᱮᱸ ᱤᱧᱟᱹᱜ ᱧᱩᱛᱩᱢ ᱫᱚ ᱦᱟᱣᱟᱭ ᱠᱤᱥᱠᱩ ᱟᱨ ᱱᱚᱰᱮ ᱮᱥᱮᱠᱟ ᱨᱮᱱ ᱯᱷᱟᱣᱩᱱᱰᱟᱨ ᱯᱨᱮᱥᱤᱰᱮᱱᱴ ᱠᱟᱹᱱᱟᱹᱧ ᱟᱨ ᱵᱟᱹᱭᱥᱤ ᱨᱮᱱ ᱫᱚ ᱞᱟᱦᱟᱱᱛᱤ ᱵᱟᱹᱭᱥᱤ ᱨᱮᱱ ᱫᱚ ᱟᱡᱤᱵᱚᱱ ᱥᱚᱫᱚᱥᱥᱚ ᱠᱟᱹᱱᱟᱹᱧ ᱟᱪᱪᱷᱟ ᱛᱤᱥ ᱠᱷᱚᱱ ᱜᱚᱢᱠᱮ ᱦᱟᱸᱜ ᱡᱟᱱᱟᱢ ᱠᱟᱱᱟ ᱚᱱᱟ ᱠᱷᱚᱡ ᱱᱤᱛ ᱦᱟᱹᱵᱤᱡ ᱚᱱᱟ ᱨᱮᱱ ᱥᱚᱫᱚᱥᱥᱚ ᱜᱮ ᱦᱤᱱᱟᱹᱧ ᱠᱟᱫᱤᱧᱟ ᱟᱨ ᱚᱱᱟ ᱞᱮᱠᱟ ᱜᱤᱧ ᱪᱟᱞᱟᱜ ᱠᱟᱱᱟ ᱛᱟᱦᱮᱱᱟ ᱟᱨ ᱵᱟᱹᱭᱥᱤ ᱛᱤᱱᱟᱹᱜ ᱫᱤᱱ ᱦᱮᱱᱟᱜ ᱠᱟᱫᱟ ᱱᱚᱣᱟ ᱫᱚ ᱡᱟᱭᱡᱩᱜᱽ ᱜᱮ ᱛᱟᱦᱮᱱᱟ ᱟᱨ ᱱᱚᱣᱟ ᱞᱮᱠᱟ ᱜᱮ ᱵᱟᱹᱭᱥᱤ ᱪᱮᱫ ᱞᱮᱠᱟᱭ ᱟᱹᱭᱩᱨ ᱵᱚᱱᱟ ᱚᱱᱠᱟ ᱜᱮ ᱟᱵᱚ ᱦᱚᱸᱵᱚᱱ ᱪᱟᱹᱞᱩᱜᱼᱟ ᱚᱠᱟᱨᱮ ᱵᱷᱩᱞᱩᱜ ᱠᱟᱱᱟ ᱥᱮ ᱵᱟᱹᱞᱛᱤᱜ ᱠᱟᱱᱟ ᱚᱱᱟ ᱠᱚᱫᱚ ᱧᱮᱞ ᱥᱩᱫᱷᱨᱟᱹᱣ ᱦᱩᱭᱩᱜᱼᱟ ᱟᱵᱚ ᱡᱮᱢᱚᱱ ᱱᱚᱜᱼᱚᱭ ᱡᱮ ᱛᱤᱦᱤᱧ ᱫᱟᱸᱥᱟᱭ ᱯᱚᱨᱚᱵᱽ ᱱᱚᱰᱮ ᱵᱚᱱ ᱮᱦᱚᱵ ᱠᱮᱫᱟ ᱱᱚᱣᱟ ᱫᱚ ᱞᱟᱦᱟᱱᱛᱤ ᱵᱟᱹᱭᱥᱤ ᱠᱷᱚᱱ ᱜᱮ ᱮᱦᱚᱵ ᱮᱦᱚᱵ ᱞᱮᱱᱟ ᱩᱱ ᱨᱮ ᱰᱤᱡᱮᱱ ᱠᱤᱥᱠᱩ ᱟᱨ ᱟᱹᱢᱤᱱ ᱦᱟᱸᱥᱫᱟ ᱩᱱᱠᱤᱱ ᱠᱤᱱ ᱮᱛᱚᱦᱚᱵ ᱦᱚᱴᱚ ᱞᱮᱫᱟ ᱱᱚᱣᱟ ᱮᱛᱚᱦᱚᱵ ᱨᱮᱱᱟᱜ ᱠᱟᱨᱚᱱ ᱫᱚ ᱦᱩᱭᱩᱜ ᱠᱟᱱᱟ ᱡᱮ ᱱᱚᱜᱼᱚᱭ ᱡᱮ ᱫᱤᱱ ᱠᱮ ᱫᱤᱱ ᱟᱵᱚᱣᱟᱜ ᱞᱟᱠᱪᱟᱨ ᱟᱵᱚᱣᱟᱜ ᱥᱚᱝᱥᱠᱨᱤᱛᱤ ᱟᱵᱚᱣᱟᱜ ᱥᱟᱱᱟᱢ ᱟᱫ ᱪᱟᱵᱟᱜ ᱠᱟᱱ ᱛᱟᱵᱚᱱ ᱚᱱᱟ ᱡᱟᱛᱮ ᱵᱚᱱ ᱨᱟᱹᱠᱷᱤ ᱫᱚᱦᱚ ᱫᱟᱲᱮᱭᱟᱜ ᱚᱱᱟ ᱞᱟᱹᱜᱤᱫ ᱛᱮ ᱩᱱᱠᱤᱱ ᱠᱤᱱ ᱠᱩᱨᱩᱢᱩᱴᱩ ᱞᱮᱫᱟ ᱟᱫᱚ ᱱᱚᱜᱼᱚᱭ ᱡᱟ ᱩᱰᱤᱡ ᱦᱚᱲ ᱵᱚᱱ ᱡᱟᱣᱨᱟ ᱟᱠᱟᱱᱟ ᱵᱟᱝ ᱫᱚᱵᱚᱱ ᱥᱟᱵ ᱫᱚᱦᱚ ᱫᱟᱲᱮᱭᱟᱜ ᱠᱟᱱ ᱵᱟᱝ ᱫᱚ ᱟᱫᱚᱜ ᱠᱟᱱ ᱛᱟᱵᱚᱱ ᱵᱟᱵᱚᱱ ᱵᱩᱡᱷᱟᱹᱣ ᱫᱟᱲᱮᱭᱟᱫᱟ ᱛᱚᱵᱮ ᱤᱧᱫᱩᱧ ᱟᱥᱚᱜ ᱠᱟᱱᱟ ᱡᱮ ᱱᱤᱝᱠᱟ ᱱᱤᱝᱠᱟ ᱛᱮᱜᱮ ᱟᱨᱦᱚᱸ ᱵᱚᱱ ᱡᱟᱹᱥᱛᱤ ᱥᱮᱡ ᱢᱚᱡᱽ ᱛᱮᱵᱚᱱ ᱡᱟᱛ ᱡᱟᱛᱮ ᱵᱚᱱ ᱠᱚᱨᱟᱣ ᱫᱟᱲᱮᱜ ᱤᱱᱟᱹ ᱠᱚ ᱢᱮᱱ ᱠᱟᱛᱮ ᱜᱮ ᱡᱚᱛᱚ ᱦᱚᱲᱤᱧ ᱡᱚᱦᱟᱨ ᱟᱵᱚᱱ ᱠᱟᱱᱟ ᱟᱪᱪᱷᱟ ᱟᱭᱢᱟ ᱟᱭᱢᱟ ᱥᱟᱨᱦᱟᱣ ᱟᱵᱚ ᱱᱚᱣᱟ ᱠᱤᱥᱟᱱ ᱦᱟᱸᱥᱫᱟ ᱚᱯᱷᱤᱥᱤᱭᱟᱞ ᱯᱟᱦᱴᱟ ᱥᱮᱫ ᱠᱷᱚᱱ ᱱᱩᱭ ᱜᱚᱢᱠᱮ ᱛᱤᱦᱤᱧ ᱡᱟᱦᱟᱸ ᱱᱚᱣᱟ ᱢᱩᱨᱥᱤᱫᱟᱵᱟᱫᱽ ᱡᱮᱞᱟ ᱨᱮ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱵᱮᱨᱮᱫ ᱨᱟᱠᱟᱵ ᱠᱟᱱᱟ ᱱᱚᱣᱟ ᱨᱮᱱᱟᱜ ᱢᱩᱞ ᱥᱮ ᱵᱩᱴᱟᱹ ᱥᱟᱺᱦᱤᱡ ᱠᱟᱛᱷᱟᱭ ᱞᱟᱹᱭ ᱟᱸᱡᱚᱢᱟᱫ ᱵᱚᱱᱟ ᱚᱱᱟ ᱞᱮᱠᱟᱛᱮ ᱟᱭᱢᱟ ᱟᱭᱢᱟ ᱥᱟᱨᱦᱟᱣ ᱵᱚᱱ ᱪᱟᱞ ᱟᱭᱟ ᱚᱱᱟ ᱞᱮᱠᱟᱛᱮ ᱦᱟᱸᱜ ᱛᱤᱦᱤᱧ ᱟᱨᱦᱚᱸ ᱱᱚᱰᱮ ᱟᱹᱰᱤ ᱜᱟᱱ ᱜᱚᱢᱠᱮ ᱵᱚᱱ ᱧᱟᱢ ᱟᱠᱟᱫ ᱠᱚᱣᱟ ᱱᱚᱣᱟ

ᱛᱚ ᱱᱚᱣᱟ ᱵᱟᱨᱮ ᱛᱮ ᱦᱟᱸᱜ ᱞᱟᱹᱭ ᱟᱵᱚᱱ ᱢᱮ ᱦᱩᱰᱤᱧ ᱢᱟᱪᱷᱟ ᱛᱮ ᱟᱪᱪᱷᱟ ᱫᱟᱸᱥᱟᱭ ᱤᱫᱤ ᱠᱟᱛᱮ ᱫᱚ ᱟᱹᱰᱤ ᱞᱟᱹᱴᱩ ᱟᱵᱚ ᱠᱷᱚᱸᱫᱽᱨᱚᱱ ᱨᱮᱱᱟᱜ ᱢᱮᱱᱟᱜᱼᱟ ᱥᱮᱫᱟᱭ ᱡᱩᱜᱽ ᱨᱮ ᱵᱟᱝᱢᱟ ᱫᱟᱜ ᱥᱟᱭ ᱢᱟᱱᱮ ᱱᱤᱭᱟᱹ ᱫᱷᱩᱲᱤ ᱫᱷᱟᱹᱨᱛᱤ ᱠᱷᱚᱱ ᱦᱚᱲ ᱵᱟᱧᱪᱟᱣ ᱞᱟᱹᱜᱤᱫ ᱛᱮ ᱫᱟᱸᱥᱟᱭ ᱠᱚ ᱩᱯᱨᱩᱢ ᱞᱮᱫᱟ ᱢᱤᱫ ᱫᱚ ᱟᱨ ᱢᱤᱫᱴᱮᱱ ᱫᱚ ᱫᱷᱚᱨᱚᱢ ᱟᱹᱨᱤ ᱞᱮᱠᱟᱛᱮ ᱫᱷᱚᱨᱚᱢ ᱟᱹᱨᱤ ᱞᱮᱠᱟᱛᱮ ᱫᱚ ᱞᱟᱹᱭᱟᱹᱜᱚᱜᱼᱟ ᱵᱟᱝᱢᱟ ᱠᱟᱛᱷᱟᱡ ᱟᱵᱚᱨᱮᱱ ᱫᱷᱚᱱᱚᱱᱛᱨᱤ ᱚᱡᱷᱟ ᱢᱤᱫᱴᱮᱱᱮ ᱛᱟᱦᱮᱸ ᱠᱟᱱ ᱛᱟᱵᱚᱱᱟ ᱥᱮᱫᱟᱭ ᱡᱩᱜᱽ ᱫᱚ ᱡᱮ ᱱᱚᱜᱼᱚᱭ ᱡᱮ ᱴᱨᱤᱴᱢᱮᱱᱴ ᱥᱤᱥᱴᱮᱢ ᱵᱳᱭᱜᱟᱱᱤᱠ ᱥᱤᱥᱴᱮᱢ ᱛᱮ ᱡᱮ ᱟᱫᱷᱩᱱᱤᱠ ᱵᱷᱟᱵᱮ ᱠᱮᱢᱤᱠᱮᱞ ᱨᱚᱠᱚᱢ ᱵᱤᱵᱷᱤᱱᱱᱚ ᱨᱚᱠᱚᱢ ᱨᱟᱱ ᱢᱩᱨᱜᱟᱹᱞ ᱛᱮᱭᱟᱨ ᱠᱟᱛᱮᱫ ᱱᱮᱛᱟᱨ ᱫᱚ ᱡᱤᱞᱤᱧ ᱦᱚᱲ ᱠᱚ ᱤᱧᱡᱮᱠᱥᱮᱱ ᱮᱢ ᱠᱟᱛᱮᱫ ᱩᱱᱠᱩ ᱵᱟᱧᱪᱟᱣᱮᱫ ᱠᱚᱣᱟ ᱥᱮᱫᱟᱭ ᱱᱚᱝᱠᱟ ᱵᱟᱝ ᱛᱟᱦᱮᱸ ᱠᱟᱱᱟ ᱚᱱᱟ ᱠᱷᱟᱹᱛᱤᱨ ᱛᱮ ᱩᱱᱤ ᱫᱷᱚᱱᱚᱱᱛᱚᱨᱤ ᱚᱡᱷᱟ ᱩᱱᱤᱜᱮ ᱨᱮᱱ ᱥᱟᱛᱚ ᱥᱟᱭ ᱪᱮᱞᱟ ᱠᱚ ᱛᱟᱦᱮᱸ ᱠᱟᱱᱟ ᱩᱱᱤ ᱨᱮᱱ ᱠᱚ ᱛᱟᱦᱮᱸ ᱠᱟᱱᱟ ᱠᱷᱟᱹᱢᱨᱩ ᱜᱩᱨᱩ ᱜᱟᱹᱱᱰᱩ ᱜᱩᱨᱩ ᱵᱷᱩᱣᱟᱹᱝ ᱜᱩᱨᱩ ᱚᱵᱚᱨ ᱜᱩᱨᱩ ᱞᱟᱴᱚᱠ ᱜᱩᱨᱩ ᱢᱟᱱ ᱢᱟᱱ ᱜᱩᱨᱩ ᱦᱮᱱ ᱠᱩᱶᱟᱨᱤ ᱢᱟᱱ ᱠᱩᱶᱟᱨᱤ ᱱᱩᱠᱩ ᱠᱚ ᱜᱩᱨᱩ ᱠᱚ ᱛᱟᱦᱮᱸ ᱠᱟᱱᱟ ᱟᱨᱚ ᱢᱮᱱᱟᱜ ᱠᱚᱣᱟ ᱟᱭᱢᱟ ᱦᱚᱲᱟᱝ ᱜᱩᱨᱩ ᱯᱩᱨᱠᱷᱟᱹᱣᱟᱜ ᱠᱷᱚᱸᱫᱽᱨᱚᱱ ᱫᱨᱤᱥᱴᱤ ᱵᱷᱚᱝᱜᱤ ᱛᱮ ᱟᱭᱢᱟ ᱜᱚᱴᱮᱱ ᱜᱩᱨᱩ ᱠᱚ ᱧᱟᱢ ᱠᱟᱱ ᱛᱟᱵᱚᱱᱟ ᱢᱮᱱᱠᱷᱟᱱ ᱡᱮ ᱮᱠᱷᱚᱱᱚ ᱯᱚᱨᱡᱚᱱᱛᱚ ᱟᱵᱚ ᱨᱮᱱ ᱡᱟᱦᱟᱸ ᱢᱮᱱ ᱡᱮᱴᱟ ᱜᱩᱨᱩ ᱠᱟᱱᱟ ᱠᱤᱱ ᱠᱷᱟᱹᱢᱨᱩ ᱜᱩᱨᱩ ᱜᱟᱹᱱᱰᱩ ᱜᱩᱨᱩ ᱩᱱᱠᱤᱱ ᱥᱟᱢᱟᱝ ᱠᱟᱛᱮ ᱜᱮ ᱫᱟᱸᱥᱟᱭ ᱨᱮᱱᱟᱝ ᱡᱮ ᱥᱟᱱᱛᱟᱞ ᱡᱟᱹᱛᱟᱝ ᱢᱤᱫᱴᱮᱱ ᱡᱮ ᱵᱳᱭᱥᱤᱥᱴᱚ ᱥᱟᱹᱨᱤ ᱫᱷᱚᱨᱚᱢ ᱨᱮᱱᱟᱝ ᱡᱮ ᱢᱤᱫᱴᱮᱱ ᱵᱳᱭᱥᱤᱥᱴᱚ ᱠᱟᱱᱟ ᱫᱟᱸᱥᱟᱭ ᱫᱟᱸᱥᱟᱭ ᱞᱮᱠᱟ ᱜᱮ ᱡᱮ ᱮᱴᱟᱜ ᱮᱴᱟᱜ ᱟᱵᱚᱣᱟᱝ ᱡᱮᱢᱚᱱ ᱠᱟᱞᱪᱟᱨ ᱢᱮᱱᱟᱜ ᱛᱟᱵᱚᱱᱟ ᱵᱟᱦᱟ ᱥᱚᱨᱦᱟᱭ ᱥᱟᱠᱨᱟᱛ ᱨᱤᱸᱡᱷᱟᱹ ᱰᱟᱱᱴᱟ ᱢᱟᱛᱣᱟᱨ ᱜᱤᱫᱷᱱᱤ ᱢᱟᱜ ᱢᱚᱬᱮ ᱟᱵᱚᱣᱟᱜ ᱥᱛᱷᱟᱱ ᱠᱟᱞ ᱯᱟᱛᱨᱮ ᱵᱤᱵᱷᱤᱱᱱᱚ ᱡᱟᱭᱜᱟ ᱨᱮ ᱵᱤᱵᱷᱤᱱᱱᱚ ᱯᱞᱮᱥ ᱨᱮ ᱵᱤᱵᱷᱤᱱᱱᱚ ᱨᱚᱠᱚᱢ ᱟᱵᱚᱣᱟᱜ ᱯᱟᱹᱞ ᱯᱚᱨᱚᱵᱽ ᱟᱵᱚ ᱵᱚᱱ ᱫᱚᱦᱚ ᱨᱮᱠᱷᱮ ᱡᱚᱜᱟᱣ ᱟᱹᱜᱩ ᱟᱠᱟᱫᱟ ᱢᱮᱱᱠᱷᱟᱱ ᱱᱤᱛᱚᱝ ᱱᱩᱠᱤᱱ ᱟᱹᱫᱤᱵᱟᱹᱥᱤ ᱥᱟᱱᱛᱟᱞ ᱞᱟᱦᱟᱱᱛᱤ ᱵᱟᱹᱭᱥᱤ ᱨᱮᱱ ᱵᱟᱨᱭᱟ ᱢᱤᱫᱴᱮᱱ ᱜᱟᱹᱠᱷᱩᱲᱟᱱ ᱤᱭᱟᱹ ᱠᱤᱱ ᱛᱟᱦᱮᱸ ᱠᱟᱱᱟ ᱯᱷᱟᱣᱩᱱᱰᱟᱨ ᱯᱨᱮᱥᱤᱰᱮᱱᱴ ᱢᱟᱱᱚᱛᱟᱱ ᱫᱤᱡᱮᱱ ᱠᱤᱥᱠᱩ ᱵᱚᱸᱜᱟ ᱛᱟᱞᱟᱣ ᱠᱟᱱᱟᱭ ᱟᱨ ᱯᱷᱟᱣᱩᱱᱰᱟᱨ ᱥᱩᱛᱨᱮᱛ ᱥᱮᱠᱨᱮᱴᱟᱨᱤ ᱩᱱᱤ ᱟᱹᱢᱤᱱ ᱦᱟᱸᱥᱫᱟ ᱩᱱᱠᱤᱱ ᱫᱚᱠᱤᱱ ᱵᱚᱸᱜᱟ ᱛᱟᱞᱟᱣ ᱠᱟᱱᱟ ᱩᱱᱠᱤᱱ ᱥᱟᱴ ᱫᱚᱥᱚᱠ ᱦᱟᱱᱟ ᱥᱟᱴ ᱫᱚᱥᱚᱠ ᱥᱳᱛᱛᱳᱨ ᱫᱚᱥᱚᱠ ᱠᱷᱚᱱ ᱜᱮ ᱩᱱᱠᱤᱱᱟᱜ ᱩᱭᱦᱟᱹᱨ ᱪᱤᱱᱛᱟᱹ ᱵᱷᱟᱵᱽᱱᱟ ᱠᱟᱛᱮᱫ ᱠᱤᱱ ᱧᱮᱞ ᱞᱮᱫᱟ ᱫᱟᱸᱥᱟᱭ ᱦᱳᱭᱛᱳ ᱢᱤᱫ ᱫᱤᱱ ᱦᱤᱞᱳᱜ ᱢᱩᱦᱩᱨ ᱢᱮᱴᱟᱣ ᱪᱟᱞᱟᱜᱼᱟ ᱚᱱᱟ ᱠᱷᱟᱹᱛᱤᱨ ᱛᱮ ᱩᱱᱠᱤᱱ ᱠᱤᱱ ᱵᱟᱹᱭᱥᱤᱜᱚᱛᱚ ᱵᱷᱟᱵᱽ ᱛᱮᱜᱮ ᱟᱵᱚᱨᱮᱱ ᱢᱩᱨᱥᱤᱫᱟᱵᱟᱫᱽ ᱡᱮᱞᱟ ᱨᱮᱱ ᱡᱚᱛᱚ ᱟᱛᱳ ᱨᱮᱱ ᱜᱟᱫᱮᱞ ᱜᱟᱫᱮᱞ ᱫᱟᱸᱥᱟᱭ ᱠᱚᱲᱟ ᱫᱟᱸᱥᱟᱭ ᱜᱩᱨᱩ ᱠᱟᱛᱮ ᱢᱤᱫᱴᱮᱱ ᱦᱟᱯᱲᱟᱣ ᱠᱤᱱ ᱫᱚᱦᱚᱭᱮᱫ ᱛᱟᱦᱮᱱᱟ ᱡᱟᱛᱮ ᱫᱟᱸᱥᱟᱭ ᱨᱮᱱᱟᱜ ᱳᱭᱛᱤᱡᱽᱡᱚ ᱢᱤᱫᱴᱮᱱ ᱛᱟᱦᱮᱱ ᱱᱚᱜᱼᱚ ᱱᱚᱝᱠᱟ ᱟᱨ ᱮᱠᱮ ᱚᱯᱚᱨᱮ ᱡᱮ ᱱᱚᱜᱼᱚᱭ ᱡᱮ ᱠᱚ ᱢᱮᱱᱟ ᱫᱟᱸᱥᱟᱭ ᱨᱮ ᱢᱟᱱᱮ ᱞᱩᱜᱩᱼᱵᱩᱨᱩ ᱨᱮ ᱯᱤᱴ ᱜᱷᱟᱱᱴᱟ ᱵᱟᱲᱮ ᱨᱮ ᱯᱤᱰᱟᱹ ᱱᱚᱜᱼᱚᱭ ᱡᱮ ᱱᱚᱜᱼᱚᱭ ᱥᱤᱝ ᱫᱩᱨᱟᱹᱝ ᱛᱟᱞᱟ ᱛᱮᱜᱮ ᱩᱱᱠᱤᱱ ᱠᱤᱱ ᱜᱩᱨᱩ ᱯᱩᱨᱠᱟᱹ ᱠᱚ ᱮᱯᱮᱢ ᱠᱟᱱ ᱛᱟᱦᱮᱱᱟ ᱯᱩᱨᱩᱵ ᱥᱮᱫ ᱮᱢ ᱪᱟᱞᱟᱣ ᱞᱮᱱᱠᱷᱟᱱ ᱥᱤᱝ ᱵᱤᱨ ᱯᱚᱪᱷᱤᱢ ᱥᱮᱫ ᱮᱢ ᱪᱟᱞᱟᱣ ᱞᱮᱱᱠᱷᱟᱱ ᱢᱟᱱ ᱵᱤᱨ ᱱᱚᱜᱼᱚᱭ ᱥᱮᱫᱟᱭ ᱛᱟᱨᱯᱚᱨᱮ ᱥᱤᱝ ᱵᱤᱨ ᱨᱮ ᱪᱮᱫ ᱢᱮᱱᱟᱜᱼᱟ ᱢᱟᱱ ᱵᱤᱨ ᱨᱮ ᱪᱮᱫ ᱢᱮᱱᱟᱜᱼᱟ ᱠᱩᱞ ᱛᱟᱹᱨᱩᱵ ᱚᱠᱟ ᱞᱮᱠᱟᱛᱮ ᱵᱚᱱ ᱴᱷᱮᱠᱟᱣ ᱠᱚᱣᱟ ᱱᱤᱭᱟᱹ ᱠᱚᱫᱚ ᱥᱤᱝ ᱫᱩᱨᱟᱹᱝ ᱛᱟᱞᱟᱛᱮ ᱦᱟᱯᱲᱟᱣ ᱛᱟᱞᱟᱛᱮ ᱜᱩᱨᱩ ᱜᱩᱨᱩ ᱚᱱᱟ ᱠᱚ ᱮᱯᱮᱥᱮᱡ ᱛᱟᱞᱟ ᱛᱮᱜᱮ ᱟᱵᱚ ᱨᱮᱱ ᱯᱚᱨᱚᱵᱚᱨᱛᱤ ᱡᱮᱱᱟᱨᱮᱥᱚᱱ ᱯᱚᱯᱚᱝᱲᱟ ᱠᱚ ᱱᱩᱠᱩ ᱠᱚ ᱡᱟᱱᱟ ᱚᱱᱟ ᱠᱚ ᱩᱭᱦᱟᱹᱨ ᱧᱟᱢ ᱮᱵᱚᱝ ᱫᱟᱸᱥᱟᱭ ᱫᱚ ᱢᱤᱫᱴᱮᱱ ᱮᱢᱚᱱ ᱢᱤᱫᱴᱮᱱ ᱥᱟᱛᱟᱢ ᱠᱟᱱ ᱛᱟᱵᱚᱱᱟ ᱡᱟᱦᱟᱸ ᱫᱚ ᱟᱹᱰᱤ ᱞᱟᱹᱴᱩ ᱢᱤᱫᱴᱮᱱ ᱠᱟᱵᱽᱵᱚ ᱥᱮ ᱢᱚᱦᱟ ᱠᱟᱵᱽᱵᱚ ᱞᱮᱠᱟ ᱢᱤᱫᱴᱮᱱ ᱢᱟᱱᱮ ᱫᱟᱸᱥᱟᱭ ᱨᱮᱱᱟᱝ ᱯᱟᱴ ᱢᱮᱱᱟᱜᱼᱟ ᱚᱱᱟ ᱡᱩᱫᱤ ᱠᱷᱚᱸᱫᱽᱨᱚᱱ ᱵᱚᱱ ᱪᱟᱞᱟᱜ ᱠᱷᱟᱱ ᱫᱚ ᱟᱵᱚ ᱫᱚ ᱟᱵᱚ ᱡᱟᱦᱟᱸ ᱱᱤᱛᱚᱝ ᱵᱚᱨᱛᱚᱢᱟᱱ ᱡᱩᱜᱽ ᱨᱮ ᱥᱮᱪᱮᱫ ᱢᱟᱰᱮᱨ ᱨᱮ ᱟᱵᱚᱣᱟᱝ ᱤᱭᱩᱱᱤᱵᱷᱟᱨᱥᱤᱴᱤ ᱞᱮᱵᱮᱞ ᱨᱮ ᱤᱫᱤ ᱠᱟᱛᱮ ᱱᱤᱭᱟᱹ ᱠᱚ ᱫᱟᱥᱟᱭ ᱤᱫᱤ ᱠᱟᱛᱮ ᱠᱷᱚᱸᱫᱽᱨᱚᱱ ᱨᱮᱱᱟᱜ ᱞᱟᱹᱠᱛᱤ ᱢᱮᱱᱟᱜ ᱛᱟᱵᱚᱱᱟ ᱟᱪᱪᱷᱟ ᱜᱚᱝᱠᱮ ᱟᱪᱪᱷᱟ ᱱᱚᱜᱼᱚᱭ ᱛᱮᱦᱮᱧ ᱡᱮ ᱱᱚᱰᱮ ᱦᱟᱸᱜ ᱚᱱᱠᱟᱱ ᱢᱤᱫ ᱫᱟᱥᱟᱭ ᱫᱟᱬᱟ ᱧᱟᱯᱟᱢ ᱥᱮ ᱫᱟᱥᱟᱭ ᱮᱯᱮᱨ ᱥᱮ ᱱᱚᱝᱠᱟᱱ ᱢᱤᱫ ᱟᱠᱷᱲᱟ ᱵᱚᱱ ᱥᱟᱵ ᱥᱟᱯᱲᱟᱣ ᱠᱟᱫᱟ ᱟᱫᱚ ᱱᱚᱰᱮ ᱦᱟᱸᱜ ᱛᱤᱱᱟᱹᱜ ᱜᱟᱱ ᱫᱟᱥᱟᱭ ᱜᱩᱨᱩ ᱵᱟᱵᱟ ᱥᱟᱶᱛᱮ ᱪᱮᱞᱟ ᱠᱚᱲᱟ ᱠᱚ ᱦᱟᱸᱜ ᱥᱮᱴᱮᱨ ᱠᱚ ᱦᱮᱡ ᱥᱮᱴᱮᱨ ᱱᱚᱰᱮ ᱦᱟᱸᱜ ᱚᱞᱨᱮᱰᱤ ᱠᱚ ᱦᱮᱡ ᱥᱮᱴᱮᱨ ᱠᱟᱱᱟ ᱫᱷᱟᱨᱮ ᱯᱟᱥᱮ ᱨᱮᱜᱮ ᱢᱮᱱᱟᱜ ᱠᱚᱣᱟ ᱚᱱᱛᱚᱛᱚ ᱯᱟᱸᱪ ᱛᱷᱮᱠᱮ ᱫᱚᱥᱴᱤ ᱜᱟᱱ ᱠᱚ ᱥᱟᱭᱤᱰ ᱨᱮᱞᱮ ᱧᱮᱞ ᱧᱟᱢᱮᱫ ᱠᱚᱣᱟ ᱠᱚ ᱦᱤᱡᱩᱜ ᱠᱟᱱᱟ ᱠᱚ ᱪᱷᱚᱴᱤ ᱫᱚ ᱚᱞᱨᱮᱰᱤ ᱠᱚ ᱵᱚᱞᱚᱜ ᱠᱟᱱᱟ ᱦᱟᱸᱜ ᱱᱤᱭᱟᱹ ᱯᱚᱨ ᱜᱮ ᱦᱟᱸᱜ ᱚᱱᱟ ᱵᱚᱱ ᱧᱮᱞ ᱧᱟᱢ ᱠᱚᱣᱟ ᱫᱟᱸᱥᱟᱭ ᱜᱩᱨᱩ ᱟᱵᱚᱣᱟᱝ ᱡᱟᱦᱟᱸ ᱵᱤᱞᱵᱚᱨᱚᱱ ᱦᱩᱞᱟᱹᱜ ᱨᱮ ᱱᱚᱜᱼᱚᱭ ᱛᱩᱞᱥᱤ ᱯᱤᱸᱰᱟᱹ ᱵᱮᱱᱟᱣ ᱠᱟᱛᱮᱫ ᱟᱵᱚ ᱱᱚᱜᱼᱚᱭ ᱟᱠᱷᱲᱟ ᱵᱚᱱ ᱠᱷᱩᱞᱟᱹᱣ ᱟᱠᱟᱫ ᱠᱟᱨᱚᱱ ᱡᱮᱠᱳᱱᱳ ᱡᱟᱭᱜᱟ ᱨᱮᱜᱮ ᱥᱚᱦᱚᱨᱮᱢ ᱢᱮᱱ ᱱᱟᱜᱟᱨᱮᱢ ᱢᱮᱱ ᱢᱮᱱᱠᱷᱟᱱ ᱟᱢᱟᱝ ᱞᱚᱠᱠᱷᱚ ᱩᱫᱮᱥᱥᱚ ᱟᱢᱟᱝ ᱡᱟᱦᱟᱸ ᱡᱟᱹᱛᱤ ᱥᱚᱛᱛᱟ ᱵᱟᱧᱪᱟᱣ ᱨᱮᱱᱟᱝ ᱟᱹᱨᱤᱪᱟᱹᱞᱤ ᱫᱷᱚᱨᱚᱢ ᱠᱚᱨᱮ ᱠᱚᱨᱚᱢ ᱫᱚᱦᱚ ᱞᱟᱹᱜᱤᱫ ᱛᱮ ᱡᱟᱦᱟᱸ ᱫᱚ ᱛᱩᱞᱥᱤ ᱯᱤᱸᱰᱟᱹ ᱛᱩᱞᱥᱤ ᱯᱤᱸᱰᱟᱹ ᱥᱟᱢᱟᱝ ᱠᱟᱛᱮᱫ ᱜᱮ ᱟᱵᱚᱣᱟᱝ ᱡᱟᱦᱟᱸ ᱟᱠᱷᱲᱟ ᱥᱩᱱᱩᱢ ᱥᱤᱸᱫᱩᱨ ᱴᱤᱰᱟᱹᱜ ᱠᱟᱛᱮᱫ ᱢᱟᱨᱟᱝ ᱵᱩᱨᱩ ᱠᱚᱭ ᱠᱷᱟᱹᱢᱨᱩ ᱜᱩᱨᱩ ᱜᱟᱹᱰᱩ ᱠᱚ ᱥᱟᱛᱚ ᱥᱟᱭ ᱵᱟᱝ ᱤᱭᱟᱹ ᱜᱮᱞᱵᱟᱨ ᱜᱩᱨᱩ ᱠᱚ ᱩᱱᱠᱩ ᱠᱚ ᱥᱩᱱᱩᱢ ᱥᱤᱸᱫᱩᱨ ᱥᱟᱢᱟᱝ ᱠᱟᱛᱮᱫ ᱵᱟᱦᱟ ᱠᱚ ᱮᱢ ᱠᱟᱛᱮᱫ ᱩᱱᱠᱩ ᱥᱟᱹᱠᱷᱤ ᱥᱚᱵᱷᱟ ᱠᱟᱛᱮᱫ ᱟᱵᱚ ᱢᱟᱨᱟᱝ ᱵᱩᱨᱩ ᱴᱷᱮᱱ ᱵᱚᱱ ᱟᱨᱫᱟᱥᱟ ᱟᱵᱚᱣᱟᱜ ᱫᱟᱸᱥᱟᱭ ᱫᱟᱬᱟᱱ ᱠᱚ ᱪᱟᱞᱟᱜ ᱛᱟᱵᱚᱱᱟ ᱟᱵᱚᱣᱟᱜ ᱫᱚ ᱫᱮᱥ ᱠᱷᱚᱡ ᱫᱤᱥᱚᱢ ᱵᱤᱫᱮᱥ ᱛᱮ ᱡᱟᱛᱮ ᱮᱴᱠᱮᱴᱚᱬᱮ ᱵᱟᱝ ᱦᱩᱭᱩᱜ ᱛᱟᱠᱚ ᱚᱱᱟ ᱠᱷᱟᱹᱛᱤᱨ ᱛᱮ ᱨᱟᱱ ᱦᱚᱸᱠᱚ ᱥᱮᱸᱫᱽᱨᱟᱭ ᱛᱟᱵᱚᱱᱟ ᱵᱮᱞ ᱵᱚᱨᱚᱱ ᱦᱤᱞᱳᱜ ᱜᱮ ᱨᱟᱱ ᱥᱮᱸᱫᱽᱨᱟ ᱠᱟᱛᱮᱫ ᱟᱵᱚ ᱚᱱᱟ ᱨᱟᱱ ᱨᱮ ᱡᱩᱫᱤ ᱮᱴᱠᱮᱴᱚᱬᱮ ᱡᱩᱫᱤ ᱦᱩᱭ ᱞᱮᱱᱠᱷᱟᱱ ᱥᱚᱸᱜᱮ ᱥᱚᱸᱜᱮ ᱛᱮ ᱚᱱᱟ ᱜᱩᱨᱩ ᱯᱩᱨᱠᱷᱟᱹ ᱠᱚ ᱮᱢᱟ ᱠᱚᱣᱟ ᱟᱨ ᱞᱟᱡ ᱦᱟᱹᱥᱩ ᱵᱚᱦᱚᱜ ᱦᱟᱹᱥᱩ ᱴᱟᱴᱠᱟ ᱵᱤᱲᱠᱤ ᱚᱱᱟ ᱠᱚᱫᱚ ᱴᱷᱤᱠᱟᱹᱜ ᱛᱟᱠᱚᱣᱟ ᱱᱤᱭᱟᱹ ᱫᱚ ᱮᱠᱫᱚᱢ ᱯᱟᱹᱛᱭᱟᱹᱣ ᱢᱮᱱᱟᱜᱼᱟ ᱮᱵᱚᱝ ᱥᱟᱹᱨᱤᱜᱮ ᱧᱮᱞ ᱧᱟᱢ ᱦᱩᱭ ᱠᱟᱱᱟ ᱡᱮ ᱚᱱᱟ ᱛᱮᱠᱚ ᱵᱤᱥ ᱠᱟᱱ ᱛᱟᱵᱚᱱᱟ ᱢᱮᱱᱠᱷᱟᱱ ᱱᱤᱛᱚᱝ ᱟᱫᱷᱩᱱᱤᱠ ᱨᱟᱱ ᱠᱮᱢᱤᱠᱮᱞ ᱠᱟᱛᱮᱫ ᱥᱟᱰᱮᱱᱞᱤ ᱯᱮᱨᱟᱥᱤᱴᱤᱢᱚᱞ ᱠᱚ ᱡᱚᱢ ᱮᱫᱟ ᱥᱮ ᱮᱢᱱᱤ ᱞᱟᱡ ᱦᱟᱹᱥᱩ ᱦᱮᱸ ᱯᱟᱛᱞᱟ ᱯᱟᱭᱠᱷᱟᱱᱟ ᱢᱮᱴᱮᱨᱤᱭᱟᱞ ᱡᱚᱢ ᱚᱱᱟ ᱠᱚᱠᱚ ᱡᱚᱢ ᱮᱫᱟ ᱢᱮᱱᱠᱷᱟᱱ ᱟᱵᱚᱣᱟᱜ ᱜᱟᱪᱷ ᱜᱟᱪᱷᱟᱞᱤ ᱨᱮᱱ ᱜᱮ ᱜᱩᱨᱩ ᱯᱩᱨᱠᱷᱟᱹ ᱠᱚ ᱟᱵᱚ ᱨᱮᱱ ᱫᱚ ᱚᱱᱟ ᱨᱟᱱ ᱢᱩᱨᱜᱟᱹᱱ ᱫᱚᱠᱚ ᱵᱟᱲᱟᱭ ᱛᱟᱵᱚᱱ ᱜᱮᱭᱟ ᱮᱠᱷᱚᱱᱳ ᱢᱮᱱᱠᱷᱟᱱ ᱢᱩᱦᱩᱨ ᱢᱮᱴᱟᱜ ᱠᱟᱱᱟ ᱫᱟᱨᱮ ᱱᱟᱹᱲᱤ ᱚᱱᱟ ᱠᱷᱟᱹᱛᱤᱨ ᱛᱮ ᱚᱱᱟ ᱠᱚ ᱵᱟᱵᱚᱱ ᱥᱚᱫᱚᱨ ᱫᱟᱲᱮᱭᱟᱜ ᱠᱟᱱᱟ ᱢᱮᱱᱠᱷᱟᱱ ᱢᱤᱫᱴᱮᱱ ᱟᱵᱚ ᱨᱮᱱ ᱢᱮᱱᱟᱭ ᱛᱟᱵᱚᱱᱟ ᱴᱤᱠᱟᱨᱟᱢ ᱦᱮᱢᱵᱨᱚᱢ ᱢᱟᱥᱮ ᱵᱟᱝ ᱦᱟᱱᱟ ᱤᱭᱟᱹ ᱨᱮᱱ ᱩᱱᱤ ᱴᱤᱠᱟᱨᱟᱢ ᱦᱮᱢᱵᱨᱚᱢ ᱟᱵᱚ ᱨᱮᱱ ᱱᱤᱭᱟᱹ ᱤᱫᱤ ᱠᱟᱛᱮ ᱜᱚᱵᱮᱥᱚᱱᱟ ᱮᱫ ᱛᱟᱵᱚᱱᱟ ᱯᱩᱨᱩᱞᱤᱭᱟ ᱨᱮᱱ ᱩᱱᱤ ᱦᱟᱸᱜ ᱵᱮᱥ ᱟᱹᱰᱤ ᱡᱷᱟᱹᱞᱮ ᱞᱟᱦᱟ ᱟᱠᱟᱱ ᱛᱟᱵᱚᱱᱟ ᱢᱟᱱᱮ ᱟᱵᱚᱣᱟᱜ ᱥᱟᱱᱛᱟᱞᱤ ᱢᱮᱰᱤᱥᱤᱱ ᱟᱪᱪᱷᱟ ᱜᱚᱝᱠᱮ ᱦᱚᱸᱜᱼᱚᱭ ᱱᱤᱛᱚᱜ ᱦᱟᱸᱜ ᱡᱮ ᱱᱤᱛᱚᱜ ᱥᱚᱢᱚᱭ ᱨᱮ ᱱᱚᱣᱟ ᱫᱟᱸᱥᱟᱭ ᱡᱮ ᱦᱚᱸᱜᱼᱚᱭ ᱵᱟᱹᱭ ᱵᱟᱹᱭ ᱛᱮᱠᱚ ᱟᱫ ᱪᱟᱞᱟᱜ ᱠᱟᱱᱟ ᱥᱮ ᱥᱮᱫᱟᱭ ᱫᱚ ᱧᱮᱞᱚᱜ ᱠᱟᱱ ᱛᱟᱦᱮᱱᱟ ᱯᱨᱟᱭ ᱟᱹᱛᱩ ᱟᱹᱛᱩ ᱴᱚᱴᱷᱟ ᱴᱚᱴᱷᱟ ᱫᱟᱸᱥᱟᱭ ᱠᱚ ᱛᱟᱦᱮᱸ ᱠᱟᱱᱟ ᱱᱤᱛᱚᱜ ᱦᱚᱸᱜᱼᱚᱭ ᱡᱮ ᱟᱫ ᱪᱟᱞᱟᱜ ᱨᱮᱱᱟᱜ ᱢᱤᱫᱴᱮᱱ ᱡᱮ ᱪᱮᱫ ᱱᱚᱝᱠᱟᱱ ᱠᱟᱨᱚᱱ ᱠᱟᱛᱮᱫ ᱦᱟᱸᱜ ᱱᱚᱝᱠᱟᱱᱟᱜ ᱠᱟᱨᱚᱱ ᱫᱚ ᱢᱮᱱᱟᱜ ᱜᱮᱭᱟ ᱦᱳᱭᱛᱳ ᱟᱵᱚᱨᱮᱱ ᱠᱤᱪᱷᱩ ᱠᱤᱪᱷᱩ ᱵᱩᱫᱽᱫᱷᱤ ᱡᱤᱵᱤ ᱦᱚᱲ ᱫᱚᱠᱚ ᱢᱮᱱᱫᱟ ᱡᱮ ᱤᱧᱨᱮᱱ ᱜᱤᱫᱽᱨᱟᱹ ᱫᱟᱸᱥᱟᱭ ᱮᱱᱮᱡ ᱞᱮᱱᱠᱷᱟᱱ ᱯᱟᱥᱮᱡ ᱰᱟᱠᱛᱟᱨ ᱤᱧᱡᱤᱱᱤᱭᱟᱨ ᱵᱟᱭ ᱯᱟᱲᱦᱟᱣ ᱫᱟᱲᱮᱭᱟᱜᱼᱟ ᱱᱚᱜᱼᱚᱭ ᱪᱮᱫ ᱱᱤᱭᱟᱹ ᱠᱚᱫᱚ ᱵᱟᱝ ᱠᱟᱱᱟ ᱠᱟᱨᱚᱱ ᱯᱨᱚᱛᱮᱠᱴᱤ ᱮᱰᱩᱠᱮᱥᱚᱱ ᱥᱤᱥᱴᱮᱢ ᱨᱮᱜᱮ ᱢᱮᱱᱟᱜᱼᱟ ᱢᱤᱫᱴᱮᱱ ᱮᱰᱤᱥᱚᱱᱟᱞ ᱥᱟᱵᱡᱮᱠᱴ ᱟᱫᱚ ᱟᱢ ᱫᱚ ᱟᱢᱨᱮᱱ ᱜᱤᱫᱽᱨᱟᱹ ᱯᱟᱲᱦᱟᱣ ᱦᱚᱪᱚᱣᱟᱱ ᱛᱟᱢ ᱱᱤᱭᱟᱹ ᱫᱚ ᱚᱱᱞᱤ ᱯᱷᱚᱨ ᱮᱱᱤ ᱴᱟᱭᱤᱢ ᱠᱷᱚᱡ ᱢᱚᱱᱮ ᱦᱚᱸ ᱡᱮ ᱟᱵᱚᱣᱟᱝ ᱡᱩᱥᱴᱤ ᱨᱮ ᱦᱮᱸ ᱡᱩᱥᱴᱤ ᱨᱮ ᱟᱠᱷᱲᱟ ᱠᱷᱩᱞᱟᱹᱣ ᱠᱟᱛᱮ ᱚᱠᱚᱭ ᱠᱚ ᱜᱤᱫᱽᱨᱟᱹ ᱠᱚ ᱜᱨᱮᱡᱩᱭᱮᱴ ᱠᱟᱱᱟ ᱠᱚ ᱢᱟᱥᱴᱟᱨ ᱰᱤᱜᱽᱨᱤ ᱠᱚ ᱯᱟᱥ ᱠᱟᱫᱟ ᱯᱤ ᱮᱭᱤᱪ ᱰᱤ ᱠᱚ ᱠᱚᱨᱟᱣ ᱠᱟᱫᱟ ᱩᱱᱠᱩ ᱠᱚᱦᱚᱸ ᱠᱚ ᱚᱸᱰᱮ ᱠᱚ ᱥᱮᱴᱮᱨ ᱫᱟᱲᱮᱭᱟᱜᱼᱟ ᱪᱟᱹᱠᱨᱤ ᱱᱚᱠᱨᱤ ᱧᱟᱢ ᱞᱟᱦᱟᱨᱮ ᱮᱵᱚᱝ ᱚᱠᱚᱭ ᱠᱚ ᱜᱤᱫᱽᱨᱟᱹ ᱠᱚ ᱨᱟᱱᱤᱝ ᱜᱮᱭᱟ ᱩᱱᱠᱩ ᱠᱚᱫᱚ ᱵᱟᱝ ᱢᱮᱱ ᱦᱩᱭᱩᱜ ᱠᱟᱱᱟ ᱚᱠᱚᱭ ᱠᱚ ᱜᱤᱫᱽᱨᱟᱹ ᱟᱵᱟᱨ ᱡᱚᱛᱚ ᱠᱤᱪᱷᱩ ᱯᱟᱥ ᱠᱟᱛᱮ ᱪᱟᱹᱠᱨᱤ ᱱᱚᱠᱨᱤ ᱵᱟᱠᱚ ᱧᱟᱢᱮᱫ ᱛᱟᱵᱚᱱᱟ ᱱᱤᱭᱟᱹ ᱠᱚ ᱪᱮᱛᱚᱱᱟᱨ ᱚᱵᱷᱟᱵ ᱛᱮ ᱱᱤᱭᱟᱹ ᱠᱚ ᱱᱤᱭᱟᱹ ᱠᱚ ᱡᱤᱱᱤᱥ ᱫᱚ ᱟᱨ ᱢᱤᱫᱴᱮᱱ ᱵᱷᱩᱞ ᱚᱨᱥᱚᱝ ᱛᱮᱠᱚ ᱞᱟᱜᱟ ᱤᱫᱤᱭᱮᱫ ᱵᱚᱱᱟ ᱫᱤᱠᱩ ᱯᱩᱥᱤ ᱛᱟᱞᱟ ᱨᱮᱵᱚᱱ ᱥᱮᱴᱮᱨ ᱢᱮᱱᱟᱜ ᱠᱷᱟᱹᱛᱤᱨ ᱛᱮ ᱟᱵᱚ ᱫᱚ ᱱᱤᱭᱟᱹ ᱥᱟᱱᱛᱟᱲᱟᱜ ᱠᱷᱤᱥᱴᱤ ᱠᱟᱞᱪᱟᱨ ᱜᱮ ᱮᱴᱟᱜ ᱮᱴᱟᱜ ᱥᱚᱢᱯᱨᱚᱫᱟᱭ ᱥᱮ ᱫᱷᱚᱨᱚᱢ ᱠᱚ ᱟᱵᱚ ᱢᱤᱫᱴᱮᱱ ᱢᱩᱨ ᱢᱤᱴᱟ ᱱᱟᱝ ᱯᱚᱨᱤᱠᱚᱞᱯᱚᱱᱟ ᱠᱟᱛᱮ ᱱᱤᱠᱚ ᱫᱟᱥᱟᱭ ᱱᱟᱝ ᱩᱯᱚᱵᱮᱠᱷᱟ ᱠᱚ ᱠᱚᱨᱟᱣ ᱞᱟᱹᱜᱤᱫᱚᱜ ᱠᱟᱱᱟ ᱢᱮᱱᱠᱷᱟᱱ ᱫᱟᱥᱟᱭ ᱫᱚ ᱥᱟᱹᱨᱤ ᱥᱟᱹᱨᱤ ᱜᱮ ᱟᱵᱚ ᱵᱚᱱ ᱫᱟᱥᱟᱭᱚᱜ ᱠᱟᱱᱟ ᱥᱮ ᱧᱮᱞᱚᱜ ᱠᱟᱱᱟ ᱵᱮᱥᱤᱨ ᱵᱷᱟᱜ ᱜᱮ ᱦᱚᱸᱜᱼᱚᱭ ᱥᱚᱦᱚᱨ ᱵᱟᱡᱟᱨ ᱥᱮ ᱵᱟᱡᱟᱨ ᱦᱟᱴ ᱨᱮ ᱟᱵᱚᱨᱮᱱ ᱟᱵᱚ ᱥᱟᱱᱛᱟᱲ ᱵᱚᱭᱦᱟ ᱜᱮ ᱫᱟᱥᱟᱭ ᱵᱚᱱ ᱮᱱᱮᱡ ᱠᱟᱱᱟ ᱟᱫᱚ ᱦᱚᱸᱜᱼᱚᱭ ᱡᱮ ᱫᱤᱵᱤ ᱴᱟᱺᱰᱤ ᱵᱚᱱ ᱮᱱᱮᱡ ᱠᱟᱱᱟ ᱥᱮ ᱵᱟᱡᱟᱨ ᱦᱟᱴ ᱵᱚᱱ ᱪᱟᱞᱟᱜ ᱠᱟᱱᱟ ᱱᱚᱣᱟ ᱫᱚ ᱦᱟᱸᱜ ᱪᱮᱫ ᱞᱮᱠᱟ ᱱᱤᱭᱟᱹ ᱫᱚ ᱮᱠᱫᱚᱢ ᱜᱮ ᱵᱟᱝ ᱴᱷᱤᱠᱟ ᱟᱞᱮ ᱠᱚᱦᱚᱸ ᱱᱤᱭᱟᱹ ᱜᱟᱶᱛᱟ ᱵᱟᱹᱭᱥᱤ ᱠᱷᱚᱡ ᱦᱚᱸ ᱥᱮ ᱟᱥᱮᱠᱟ ᱠᱷᱚᱡ ᱦᱚᱸᱞᱮ ᱢᱮᱱᱟ ᱱᱚᱝᱠᱟ ᱫᱚ ᱟᱞᱚ ᱦᱩᱭᱩᱜ ᱢᱟ ᱫᱟᱸᱥᱟᱭ ᱫᱚ ᱫᱷᱚᱨᱚᱢ ᱞᱮᱠᱟ ᱛᱮᱜᱮ ᱫᱷᱚᱨᱚᱢ ᱞᱮᱠᱟᱱᱟᱝ ᱢᱟᱹᱱ ᱟᱹᱨᱤᱪᱟᱹᱞᱤ ᱞᱟᱭᱼᱞᱟᱠᱪᱟᱨ ᱵᱚᱱ ᱫᱚᱦᱚᱭᱟ ᱱᱚᱝᱠᱟ ᱫᱚ ᱟᱞᱚ ᱦᱩᱭᱩᱜ ᱢᱟ ᱴᱟᱠᱟ ᱯᱚᱭᱥᱟ ᱯᱨᱚᱞᱳᱵᱷᱚᱱ ᱛᱮ ᱫᱮᱵᱤ ᱴᱟᱺᱰᱤ ᱥᱟᱢᱟᱝ ᱨᱮ ᱠᱤᱪᱷᱩ ᱠᱤᱪᱷᱩ ᱱᱮᱛᱟ ᱠᱚ ᱢᱚᱱᱛᱨᱤ ᱠᱚ ᱠᱟᱹᱣᱰᱤ ᱠᱚ ᱮᱢᱟ ᱵᱚᱱ ᱠᱟᱱᱟ ᱠᱟᱹᱣᱰᱤ ᱞᱚᱵᱽ ᱛᱮᱵᱚᱱ ᱪᱟᱞᱟᱜ ᱠᱟᱱᱟ ᱱᱤᱭᱟᱹ ᱠᱚᱫᱚ ᱵᱟᱝ ᱴᱷᱤᱠᱟ ᱟᱫᱚ ᱱᱤᱭᱟᱹ ᱠᱚᱫᱚ ᱥᱤᱠᱠᱷᱟ ᱨᱮᱱᱟᱝ ᱞᱟᱹᱠᱛᱤ ᱢᱮᱱᱟᱜᱼᱟ ᱥᱤᱠᱠᱷᱟ ᱡᱚᱠᱷᱚᱱ ᱵᱚᱱ ᱧᱟᱢ ᱠᱟᱫᱟ ᱠᱮᱡᱤ ᱠᱷᱚᱱ ᱯᱤᱡᱤ ᱯᱚᱨᱡᱚᱱᱛᱚ ᱟᱵᱚᱣᱟᱜ ᱨᱟᱱᱤᱝ ᱠᱟᱱ ᱛᱟᱵᱚᱱᱟ ᱥᱟᱱᱛᱟᱞᱤ ᱯᱟᱹᱨᱥᱤ ᱛᱮ ᱥᱮᱪᱮᱫ ᱮᱛᱚᱦᱚᱵ ᱠᱟᱱᱟ ᱚᱱᱟ ᱠᱚᱫᱚ ᱦᱟᱸᱜ ᱟᱥᱛᱮ ᱟᱥᱛᱮ ᱡᱚᱛᱚ ᱜᱮ ᱪᱟᱵᱟᱜᱼᱟ ᱥᱚᱴᱷᱤᱠ ᱰᱟᱦᱟᱨ ᱛᱮᱵᱚᱱ ᱛᱟᱲᱟᱢᱟ ᱟᱭᱢᱟ ᱟᱭᱢᱟ ᱥᱟᱨᱦᱟᱣ ᱟᱵᱚ ᱱᱩᱭ ᱦᱩᱯᱮᱱ ᱦᱮᱢᱵᱨᱚᱢ ᱜᱚᱢᱠᱮ ᱟᱵᱚ ᱵᱚᱱ ᱧᱟᱢ ᱞᱮᱫᱟ ᱛᱮᱦᱮᱧ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱥᱮ ᱟᱥᱮᱠᱟ ᱨᱮᱱ ᱯᱟᱨᱥᱟᱞ ᱜᱚᱢᱠᱮ ᱠᱟᱱᱟᱭ ᱦᱟᱸᱜ ᱱᱚᱨᱛᱷ ᱵᱮᱝᱜᱚᱞ ᱡᱳᱱᱟᱞ ᱠᱚᱢᱤᱴᱤ ᱨᱮᱱ ᱫᱚ